ᱥᱟᱱᱟᱢ ᱠᱚ ᱡᱚᱦᱟᱨ ᱜᱮ ᱟᱨ ᱛᱮᱦᱮᱧ ᱦᱩᱭᱩᱜ ᱠᱟᱱᱟ ᱪᱷᱚ ᱛᱟᱹᱨᱤᱠᱷ ᱟᱨ ᱛᱮᱦᱮᱧ ᱫᱚ ᱟᱞᱮ ᱥᱮᱫ ᱫᱚ ᱥᱤᱛᱩᱝ ᱟᱠᱟᱫ ᱟᱭ ᱱᱟᱦᱟᱜ ᱟᱨ ᱯᱮ ᱫᱤᱱ ᱦᱩᱭᱱᱟ ᱠᱚᱱᱴᱤᱱᱤᱭᱩ ᱯᱩᱨᱟᱹ ᱡᱟᱹᱯᱩᱫ ᱜᱮ ᱡᱟᱹᱯᱩᱫ ᱜᱮ ᱟᱫᱚ ᱛᱮᱦᱮᱧ ᱫᱚ ᱥᱤᱛᱩᱝ ᱧᱚᱜ ᱟᱠᱟᱫ ᱛᱮ ᱟᱫᱚ ᱞᱤᱧ ᱢᱮᱱᱮᱫᱼᱟ ᱥᱟᱦᱟᱱ ᱠᱚ ᱵᱟᱹᱱᱩᱜ ᱟᱠᱟᱫᱼᱟ ᱥᱮ ᱟᱨ ᱥᱟᱦᱟᱱ ᱛᱤᱭᱳᱜ ᱱᱟᱦᱟᱜ ᱞᱤᱧ ᱦᱮᱡ ᱟᱠᱟᱱᱟ ᱟᱨ ᱪᱮᱫ ᱞᱮᱠᱟ ᱞᱤᱧ ᱛᱤᱭᱳᱜᱮᱜᱼᱟ ᱱᱟᱦᱟᱜ ᱧᱮᱞ ᱯᱮ ᱛᱟᱵᱚᱱ ᱟᱞᱮ ᱥᱮᱫ ᱢᱟ ᱴᱟᱺᱰᱤ ᱫᱤᱥᱚᱢ ᱛᱚ ᱵᱤᱨ ᱵᱩᱨᱩ ᱠᱚᱢᱟ ᱵᱟᱹᱱᱩᱜ ᱟᱱᱟ ᱮᱱᱠᱷᱟᱱ ᱫᱚ ᱦᱮᱡ ᱟᱠᱟᱱᱟᱞᱤᱧ ᱱᱚᱜᱼᱚ ᱱᱚᱰᱮ ᱠᱷᱤᱡᱩᱨ ᱥᱟᱦᱟᱱ ᱵᱟᱹᱠᱩ ᱟᱨ ᱤᱱᱟᱹᱜ ᱜᱟᱱ ᱞᱤᱧ ᱡᱟᱣᱨᱟ ᱜᱚᱫ ᱟᱠᱟᱫᱼᱟ ᱟᱫᱚ ᱢᱤᱫᱴᱟᱝ ᱫᱟᱨᱮ ᱨᱮᱭᱟᱝ ᱜᱮ ᱱᱟᱦᱟᱜ ᱱᱤᱱᱟᱹᱜ ᱥᱟᱦᱟᱱ ᱛᱚ ᱱᱚᱰᱮ ᱡᱟᱦᱟᱸ ᱛᱤᱱᱟᱹᱜ ᱫᱟᱨᱮ ᱢᱮᱱᱟᱜᱼᱟ ᱱᱟᱦᱟᱜ ᱡᱚᱛᱚ ᱞᱤᱧ ᱛᱤᱭᱳᱜ ᱟᱠᱟᱫ ᱠᱷᱟᱱ ᱛᱤᱱᱟᱹᱜ ᱦᱩᱭᱩᱜᱼᱟ ᱰᱷᱮᱨ ᱜᱮ ᱛᱟᱵᱚᱱ ᱛᱚ ᱟᱫᱚ ᱡᱚᱛᱚ ᱫᱟᱨᱮ ᱨᱮᱫᱚ ᱚᱱᱠᱟ ᱱᱟᱦᱟᱜ ᱥᱟᱦᱟᱱ ᱫᱚ ᱵᱟᱹᱱᱩᱜ ᱟᱱᱟ ᱟᱨ ᱡᱟᱦᱟᱸ ᱛᱤᱱᱟᱹᱜ ᱱᱟᱦᱟᱜ ᱥᱮᱭᱟ ᱟᱠᱟᱱᱟ ᱱᱟᱦᱟᱜ ᱚᱱᱟ ᱤᱭᱟᱹ ᱱᱟᱦᱟᱜ ᱰᱟᱹᱨ ᱛᱚ ᱚᱱᱟ ᱜᱮ ᱱᱟᱦᱟᱜ ᱵᱟᱹᱠᱩᱵ ᱧᱩᱨᱩᱜᱼᱟ ᱟᱨ ᱥᱟᱦᱟᱱ ᱵᱟᱹᱠᱩᱵ ᱵᱟᱹᱠᱩᱵ ᱛᱮ ᱱᱚᱣᱟ ᱰᱟᱝ ᱦᱚᱸ ᱛᱟᱹᱞᱤᱧ ᱨᱟᱹᱯᱩᱫ ᱮᱱᱟ ᱟᱫᱚ ᱫᱟᱛᱨᱚᱢ ᱞᱤᱧ ᱛᱚᱞ ᱟᱠᱟᱫᱼᱟ ᱫᱟᱛᱨᱚᱢ ᱛᱮᱜᱮ ᱱᱟᱦᱟᱜ ᱵᱟᱹᱠᱩᱵ ᱦᱩᱭᱩᱜ ᱠᱟᱱᱟ ᱟᱨ ᱱᱚᱣᱟ ᱱᱟᱦᱟᱜ ᱡᱟᱦᱟᱸ ᱛᱤᱱᱟᱹᱜ ᱱᱟᱦᱟᱜ ᱞᱤᱧ ᱛᱤᱭᱳᱜ ᱟᱠᱟᱫᱼᱟ ᱱᱚᱣᱟ ᱫᱚ ᱚᱲᱟᱜ ᱤᱫᱤ ᱥᱮᱴᱮᱨ ᱛᱟᱨᱟ ᱠᱟᱜᱼᱟ ᱟᱨ ᱫᱩᱥᱨᱟᱹ ᱦᱤᱡᱩᱜᱼᱟ ᱫᱟᱜ ᱠᱚ ᱛᱮᱛᱟᱝ ᱠᱟᱱᱟ ᱵᱟᱹᱦᱩ ᱱᱟᱜ ᱥᱟᱦᱟᱱ ᱵᱟᱹᱠᱩ ᱜᱮ ᱪᱮᱫ ᱞᱮᱠᱟ ᱱᱟᱜ ᱧᱩᱨᱮᱜᱼᱟ ᱧᱮᱞᱟᱵᱚ ᱢᱟ ᱵᱟᱭ ᱛᱤᱭᱳᱜ ᱫᱟᱲᱮᱭᱟᱫᱟ ᱫᱟᱛᱨᱚᱢ ᱡᱩᱛᱟᱹ ᱵᱟᱹᱱᱩᱜᱼᱟ ᱢᱟᱥᱮ ᱛᱚᱞ ᱨᱩᱣᱟᱹᱲᱟᱞᱟᱝ ᱰᱷᱮᱨ ᱫᱷᱟᱨᱟ ᱜᱮ ᱢᱮᱱᱟᱜᱼᱟ ᱥᱟᱦᱟᱱ ᱛᱚᱞ ᱛᱚᱞᱤᱧ ᱰᱷᱤᱞᱟᱹ ᱧᱚᱜ ᱠᱟᱱᱟ ᱫᱩᱥᱨᱟᱹ ᱞᱤᱧ ᱛᱚᱞ ᱨᱩᱣᱟᱹᱲᱮᱜᱼᱟ ᱴᱟᱭᱤᱴ ᱫᱷᱟᱨᱟ ᱟᱡ ᱜᱮ ᱱᱟᱦᱟᱜ ᱵᱟᱠᱚ ᱛᱤᱭᱳᱜᱮᱫ ᱛᱟᱹᱞᱤᱧᱟ ᱤᱧ ᱢᱟ ᱵᱟᱹᱧ ᱛᱤᱭᱳᱜ ᱫᱟᱲᱮᱭᱟᱜᱼᱟ ᱰᱟᱝ ᱦᱚᱸ ᱛᱟᱹᱞᱤᱧ ᱡᱩᱛᱟᱹ ᱵᱟᱹᱱᱩᱜ ᱟᱠᱟᱫᱼᱟ ᱥᱮ ᱮᱱᱠᱷᱟᱱ ᱤᱧ ᱢᱟ ᱵᱟᱹᱧ ᱛᱤᱭᱳᱜ ᱫᱟᱲᱮᱭᱟᱜ ᱱᱚᱜᱼᱚ ᱱᱚᱝᱠᱟ ᱱᱟᱦᱟᱜ ᱞᱤᱧ ᱛᱤᱭᱳᱜᱮᱫᱼᱟ ᱵᱟᱠᱚ ᱛᱤᱭᱳᱜᱮᱫ ᱛᱟᱹᱞᱤᱧ ᱠᱮᱴᱮᱡ ᱧᱚᱜ ᱜᱮᱭᱟ ᱥᱮ

ᱥᱟᱦᱟᱱ ᱛᱚᱞ ᱦᱩᱭ ᱠᱮᱜᱼᱟ ᱞᱤᱧ ᱟᱨ ᱟᱹᱰᱤ ᱥᱟᱺᱜᱤᱧ ᱨᱮᱫᱚ ᱵᱟᱹᱱᱩᱜ ᱞᱮ ᱱᱚᱜᱼᱚ ᱱᱚᱛᱮ ᱨᱮ ᱚᱲᱟᱜ ᱠᱚ ᱢᱮᱱᱟᱜ ᱟᱠᱟᱜᱼᱟ ᱟᱨ ᱱᱚᱰᱮ ᱞᱤᱧ ᱦᱮᱡ ᱟᱠᱟᱱᱟ ᱟᱹᱰᱤ ᱡᱳᱨᱮ ᱥᱤᱛᱩᱝ ᱟᱠᱟᱜᱼᱟ ᱫᱤᱯᱤᱞᱟᱜ ᱫᱚ ᱛᱤᱧ ᱤᱫᱤ ᱠᱮᱜᱼᱟ ᱚᱲᱟᱜ ᱛᱮ ᱟᱨ ᱤᱧ ᱫᱚ ᱟᱨ ᱠᱟᱹᱴᱤᱡ ᱤᱧ ᱛᱤᱭᱳᱜ ᱵᱟᱲᱟ ᱧᱚᱜᱟ ᱛᱟᱨᱯᱚᱨᱮ ᱟᱨ ᱫᱩᱥᱨᱟᱹ ᱱᱟᱦᱟᱜ ᱮ ᱨᱩᱣᱟᱹᱲᱟ ᱮᱠᱪᱩᱭᱮᱞᱤ ᱛᱮᱦᱮᱧ ᱜᱮ ᱨᱩᱣᱟᱹᱲ ᱨᱮᱱᱟᱜ ᱛᱟᱦᱮᱸ ᱠᱟᱱ ᱛᱟᱦᱮᱸᱫ ᱵᱷᱩᱵᱽᱱᱮᱥᱥᱚᱨ ᱛᱮ ᱦᱩᱱᱟᱹᱝ ᱟᱫᱚ ᱵᱩᱰᱷᱤ ᱟᱭᱳᱭ ᱨᱩᱣᱟᱹᱜ ᱠᱟᱱ ᱜᱮᱭᱟ ᱥᱮ ᱮᱱᱠᱷᱟᱱ ᱛᱮᱦᱮᱧ ᱵᱟᱹᱞᱤᱧ ᱨᱩᱣᱟᱹᱲ ᱫᱟᱲᱮᱭᱟᱜ ᱠᱟᱱᱟ ᱟᱨ ᱵᱟᱹᱫᱽ ᱠᱟᱹᱢᱤ ᱠᱚᱢᱟ ᱪᱟᱵᱟᱭᱮᱱᱟ ᱚᱞᱨᱮᱰᱤ ᱟᱨ ᱯᱩᱭᱥᱟᱹ ᱠᱚᱦᱚᱸ ᱡᱚᱛᱚ ᱞᱤᱧ ᱯᱮᱰ ᱪᱟᱵᱟ ᱟᱫ ᱠᱚᱣᱟ ᱡᱟᱦᱟᱸ ᱛᱤᱱᱟᱹᱜ ᱠᱚ ᱠᱟᱹᱢᱤ ᱞᱮᱫ ᱛᱟᱦᱮᱸᱫ ᱟᱨ ᱵᱩᱰᱷᱤ ᱟᱭᱳᱭ ᱨᱩᱣᱟᱹᱜ ᱠᱟᱱ ᱠᱷᱟᱹᱛᱤᱨ ᱡᱚᱛᱚᱣᱟᱜ ᱞᱤᱧ ᱡᱳᱜᱟᱲ ᱛᱟᱨᱟ ᱧᱚᱜ ᱠᱟᱜ ᱠᱟᱱᱟ ᱟᱫᱚ ᱜᱟᱯᱟ ᱢᱮᱭᱟᱝ ᱠᱚᱥᱮᱫ ᱱᱟᱦᱟᱜ ᱞᱤᱧ ᱥᱮᱱᱚᱜ ᱟᱹᱞᱤᱧ ᱢᱮᱱᱮᱫᱼᱟ ᱱᱟᱦᱟᱜ ᱟᱫᱚ ᱪᱮᱫ ᱪᱤᱠᱟᱹᱜ ᱠᱟᱱᱟ ᱱᱟᱦᱟᱜ ᱦᱟᱯᱮ ᱴᱷᱟᱹᱣᱠᱟᱹ ᱨᱩᱣᱟᱹ ᱦᱟᱹᱥᱩ ᱠᱟᱛᱷᱟ ᱠᱟᱱᱟ ᱥᱮ ᱛᱚ ᱱᱚᱝᱠᱟ ᱨᱩᱣᱟᱹ ᱛᱩᱞᱩᱡ ᱢᱟ ᱢᱤᱫ ᱦᱚᱲ ᱵᱟᱢ ᱵᱟᱹᱜᱤ ᱫᱟᱲᱮᱭᱟᱭᱟ ᱟᱫᱚ ᱵᱮᱥ ᱵᱟᱲᱟ ᱧᱚᱜ ᱞᱮᱱ ᱜᱮ ᱛᱚ ᱴᱷᱤᱠ ᱞᱮᱱ ᱜᱮ ᱛᱟᱨᱯᱚᱨᱮ ᱱᱟᱦᱟᱜ ᱞᱤᱧ ᱨᱩᱣᱟᱹᱲᱟ ᱛᱚ ᱪᱮᱫ ᱠᱚ ᱱᱟᱦᱟᱜ ᱞᱤᱧ ᱠᱟᱹᱢᱤ ᱵᱟᱲᱟᱭᱮᱫᱼᱟ ᱛᱮᱦᱮᱧ ᱢᱟ ᱵᱟᱹᱫᱽ ᱠᱟᱹᱢᱤ ᱠᱚᱢᱟ ᱪᱟᱵᱟ ᱟᱠᱟᱱᱟ ᱚᱲᱟᱜ ᱨᱮᱜᱮ ᱱᱟᱦᱟᱜ ᱢᱮᱱᱟᱜ ᱟᱠᱟᱫ ᱞᱤᱧ ᱱᱚᱜᱼᱚ ᱱᱚᱝᱠᱟ ᱥᱟᱦᱟᱱ ᱟᱹᱜᱩ ᱞᱤᱧ ᱦᱮᱡ ᱟᱠᱟᱱᱟ ᱠᱟᱱᱟ ᱟᱨ ᱥᱟᱨ ᱮᱢᱚᱜ ᱱᱟᱦᱟᱜ ᱞᱤᱧ ᱥᱮᱱᱚᱜᱼᱟ ᱟᱫᱚ ᱠᱤᱪᱷᱩ ᱜᱟᱱ ᱛᱤᱭᱳᱜ ᱵᱟᱲᱟ ᱧᱚᱜ ᱠᱟᱛᱮᱫ ᱱᱟᱦᱟᱜ ᱱᱤᱛᱚᱜ ᱱᱟᱦᱟᱜ ᱨᱩᱣᱟᱹᱲ ᱟᱹᱞᱤᱧ ᱵᱟᱹᱦᱩ ᱪᱟᱞᱟᱣ ᱠᱟᱱᱟ ᱚᱲᱟᱜ ᱛᱮ ᱟᱨ ᱫᱩᱥᱨᱟᱹᱭ ᱨᱩᱣᱟᱹᱲᱟ ᱟᱨ ᱫᱩᱥᱨᱟᱹᱭ ᱨᱩᱣᱟᱹᱲ ᱮᱱᱛᱮ ᱚᱲᱟᱜ ᱠᱷᱚᱱ ᱟᱨ ᱢᱤᱫᱴᱟᱱ ᱫᱟᱨᱮ ᱨᱮᱱᱟᱜ ᱞᱤᱧ ᱛᱤᱭᱳᱜ ᱠᱮᱫᱼᱟ ᱛᱚ ᱱᱤᱭᱟᱹ ᱪᱟᱸᱫᱚ ᱵᱟᱠᱷᱨᱟ ᱫᱚ ᱱᱤᱱᱟᱹᱜ ᱥᱟᱦᱟᱱ ᱞᱤᱧ ᱡᱳᱜᱟᱲ ᱦᱚᱴᱚ ᱠᱟᱜᱼᱟ ᱟᱨ ᱛᱮᱦᱮᱧ ᱫᱚ ᱚᱠᱚᱭ ᱦᱮᱡ ᱟᱠᱟᱱᱟ ᱟᱵᱚ ᱚᱲᱟᱜ ᱛᱮᱫᱚ ᱱᱟᱣᱟ ᱯᱮᱲᱟ ᱛᱚ ᱛᱤᱱᱨᱮ ᱱᱤᱛᱚᱜ ᱜᱮ ᱱᱤᱛᱚᱜ ᱜᱮ ᱚᱠᱚᱭ ᱥᱟᱞᱟᱜ ᱱᱤᱛᱚᱜ ᱩᱱᱤ ᱫᱚ ᱠᱟᱠᱟᱡ ᱜᱤᱫᱽᱨᱟᱹ ᱠᱟᱱᱟᱭ ᱦᱟᱸᱜ ᱛᱟᱵᱚᱱ ᱫᱟᱜ ᱡᱟᱹᱯᱩᱫ ᱤᱫᱤ ᱛᱮ ᱱᱚᱜᱼᱚ ᱱᱚᱝᱠᱟ ᱱᱟᱜ ᱨᱤᱢᱤᱞ ᱟᱠᱟᱫᱼᱟ ᱚᱱᱟ ᱠᱷᱟᱹᱛᱤᱨ ᱛᱮ ᱟᱹᱰᱤ ᱡᱳᱨ ᱥᱳᱨᱮ ᱪᱷᱩᱴᱟᱹᱣ ᱟᱠᱟᱱ ᱛᱟᱹᱞᱤᱧᱟ ᱥᱟᱦᱟᱱ ᱠᱚᱭ ᱥᱟᱢᱴᱟᱣᱮᱫᱼᱟ ᱱᱚᱜᱼᱚ ᱱᱚᱝᱠᱟ ᱨᱟᱹᱯᱩᱫ ᱟᱠᱟᱱᱟ ᱱᱚᱰᱮ ᱛᱟᱹᱞᱤᱧᱟ ᱫᱚᱦᱚᱭᱮᱫᱼᱟ ᱟᱨ ᱱᱚᱛᱮ ᱨᱮᱫᱚ ᱵᱟᱹᱵᱩ ᱢᱮᱱᱟᱜ ᱟᱠᱟᱫᱮᱭᱟ ᱩᱱᱤ ᱦᱚᱸ ᱜᱚᱲᱚ ᱧᱚᱜ ᱟᱭ ᱠᱟᱱᱟ ᱠᱟᱹᱴᱤᱡ ᱱᱩᱭᱛᱨᱟ ᱫᱟᱫᱟ ᱟᱨ ᱦᱟᱹᱱᱤ ᱦᱤᱞᱤ ᱥᱟᱨᱚ ᱠᱤᱱ ᱮᱨᱮᱜᱼᱟ ᱵᱟᱱᱟ ᱦᱚᱲ ᱛᱮ ᱞᱟᱜᱮ ᱯᱩᱨᱟᱹᱜ ᱢᱟ ᱢᱮᱱᱛᱮ ᱟᱫᱚ ᱵᱟᱱᱟ ᱦᱚᱲ ᱠᱤᱱ ᱪᱷᱩᱴᱟᱹᱣ ᱠᱟᱱᱟ ᱱᱚᱜᱼᱚ ᱱᱚᱝᱠᱟ ᱟᱞᱮ ᱵᱚᱛᱚᱨ ᱦᱚᱪᱚ ᱞᱮᱠᱟ ᱱᱟᱥᱮ ᱫᱷᱟᱨᱟ ᱧᱩᱨ ᱵᱟᱲᱟ ᱧᱚᱜ ᱜᱚᱫ ᱠᱮᱜᱼᱟ ᱵᱟᱹᱫᱽ ᱨᱮᱞᱮ ᱛᱟᱦᱮᱸ ᱠᱟᱱᱟ ᱰᱤᱥᱴᱟᱨᱵ ᱠᱮᱫ ᱞᱮ ᱟᱨ ᱫᱟᱜ ᱵᱚᱛᱚᱨ ᱛᱮ ᱦᱚᱨᱚ ᱵᱚᱨᱚ ᱞᱮ ᱫᱟᱹᱲ ᱦᱮᱡ ᱮᱱᱟ ᱟᱨ ᱵᱩᱰᱷᱤ ᱟᱭᱳ ᱦᱚᱲᱢᱚ ᱵᱮᱥ ᱵᱟᱹᱱᱩᱜ ᱟᱠᱟᱫᱼᱟ ᱟᱹᱰᱤ ᱫᱤᱱ ᱦᱩᱭᱮᱱᱟ ᱵᱮᱥ ᱦᱚᱸ ᱵᱟᱭ ᱵᱮᱥᱚᱜ ᱠᱟᱱᱟ